ᱡᱟᱦᱟᱸ ᱨᱮ ᱵᱟᱨ ᱯᱮ ᱦᱚᱲᱟᱜ ᱠᱟᱛᱷᱟ ᱵᱟᱝ ᱢᱤᱫᱚᱜ ᱠᱟᱱᱟ ᱚᱱᱟ ᱡᱟᱭᱜᱟ ᱨᱮ ᱩᱱᱟᱹᱜ ᱞᱟᱠᱷᱚ ᱦᱚᱲᱟᱜ ᱠᱟᱛᱷᱟ ᱢᱤᱫᱚᱜᱼᱟ ᱡᱚᱦᱟᱨ ᱥᱟᱱᱛᱟᱲ ᱦᱚᱯᱚᱱ ᱯᱟᱦᱴᱟ ᱥᱮᱫ ᱠᱷᱚᱱ ᱤᱧ ᱜᱮ ᱥᱤᱢᱚᱞ ᱢᱟᱱᱰᱤ ᱟᱯᱮ ᱥᱟᱱᱟᱢ ᱠᱚ ᱞᱟᱹᱜᱤᱫ ᱛᱟᱦᱮᱱ ᱠᱟᱱᱟ ᱥᱟᱹᱜᱩᱱ ᱫᱟᱨᱟᱢ ᱛᱚᱵᱮ ᱵᱷᱤᱰᱤᱭᱳ ᱧᱮᱞ ᱞᱟᱦᱟ ᱱᱚᱣᱟ ᱪᱮᱱᱮᱞ ᱨᱮ ᱱᱟᱣᱟ ᱜᱮ ᱠᱷᱟᱱᱮᱢ ᱥᱟᱱᱛᱟᱲ ᱦᱚᱯᱚᱱ ᱪᱮᱱᱮᱞ ᱫᱚ ᱥᱟᱵᱥᱠᱨᱟᱭᱤᱵ ᱛᱚᱨᱟᱭ ᱢᱮ ᱪᱮᱫᱟᱜ ᱥᱮ ᱵᱟᱝᱢᱟ ᱥᱟᱱᱛᱟᱲ ᱦᱚᱯᱚᱱ ᱞᱟᱹᱜᱤᱫ ᱥᱟᱱᱛᱟᱲ ᱦᱚᱯᱚᱱ ᱠᱷᱟᱹᱛᱤᱨ ᱥᱟᱱᱛᱟᱲ ᱦᱚᱯᱚᱱ ᱦᱚᱛᱮᱛᱮ ᱥᱟᱱᱛᱟᱲ ᱦᱚᱯᱚᱱ ᱥᱟᱶᱛᱮ ᱥᱟᱱᱛᱟᱲ ᱦᱚᱯᱚᱱ ᱠᱚᱣᱟᱜ ᱠᱟᱛᱷᱟ ᱵᱟᱰᱟᱭ ᱦᱚᱪᱚ ᱛᱟᱞᱟᱛᱮ ᱥᱟᱶᱛᱟ ᱥᱩᱥᱟᱹᱨ ᱨᱮᱱᱟᱜ ᱠᱟᱹᱢᱤᱦᱚᱨᱟ ᱦᱟᱛᱟᱣ ᱦᱩᱭ ᱟᱠᱟᱱᱟ ᱛᱚᱵᱮ ᱫᱮᱞᱟ ᱠᱟᱛᱷᱟ ᱠᱚ ᱟᱸᱡᱚᱢ ᱦᱩᱭ ᱞᱮᱱ ᱜᱮ᱾ ᱡᱚᱦᱟᱨ ᱜᱮ ᱥᱟᱱᱟᱢ ᱠᱚ ᱤᱧ ᱫᱚ ᱱᱚᱝᱠᱟ ᱱᱚᱝᱠᱟᱱ ᱠᱟᱛᱷᱟᱧ ᱞᱟᱹᱭᱟ ᱡᱟᱦᱟᱸ ᱫᱚ ᱦᱚᱭᱛᱚ ᱵᱚᱱ ᱵᱩᱡᱷᱟᱹᱣ ᱫᱟᱲᱮᱭᱟᱜ ᱠᱟᱱᱟ ᱥᱚᱢᱟᱡᱽ ᱥᱮ ᱥᱟᱶᱛᱟ ᱞᱟᱦᱟᱱᱛᱤ ᱞᱟᱹᱜᱤᱫ ᱛᱮ ᱥᱮ ᱦᱚᱠ ᱟᱹᱭᱫᱟᱹᱨ ᱧᱟᱢ ᱞᱟᱹᱜᱤᱫ ᱛᱮ ᱥᱮ ᱟᱵᱚᱱᱟᱜ ᱡᱷᱚᱛᱚ ᱡᱷᱚᱛᱚ ᱠᱤᱪᱷᱩ ᱟᱵᱚᱱᱟᱜ ᱦᱟᱛᱟᱣ ᱞᱟᱹᱜᱤᱫ ᱛᱮ ᱛᱚ ᱟᱹᱰᱤ ᱨᱚᱠᱚᱢ ᱦᱚᱲ ᱟᱹᱰᱤ ᱨᱚᱠᱚᱢ ᱠᱟᱛᱷᱟ ᱠᱚ ᱞᱟᱹᱭ ᱮᱫᱟ

ᱢᱤᱫᱴᱟᱝ ᱢᱟᱨᱟᱝ ᱦᱚᱲ ᱴᱷᱮᱱ ᱡᱚᱠᱷᱚᱱᱤᱧ ᱪᱟᱞᱟᱜ ᱠᱟᱱᱟ ᱩᱱᱤ ᱦᱚᱸ ᱞᱟᱹᱭ ᱮᱫᱟᱭ ᱡᱩᱢᱤᱫ ᱦᱩᱭᱩᱜᱼᱟ ᱢᱤᱫᱴᱟᱝ ᱪᱟᱹᱠᱨᱤ ᱵᱟᱞᱟ ᱦᱚᱲ ᱴᱷᱮᱱᱤᱧ ᱪᱟᱞᱟᱜ ᱠᱟᱱᱟ ᱡᱚᱠᱷᱚᱱ ᱛᱚ ᱩᱱᱤ ᱦᱚᱸᱭ ᱞᱟᱹᱭ ᱮᱫᱟ ᱠᱤ ᱦᱮᱸ ᱵᱟᱹᱵᱩ ᱡᱩᱢᱤᱫ ᱦᱩᱭᱩᱜ ᱛᱟᱵᱚᱱᱟ ᱠᱤᱱᱛᱩ ᱟᱞᱴᱤᱢᱮᱴ ᱡᱩᱢᱤᱫ ᱩᱠᱩᱨ ᱡᱩᱫᱤ ᱡᱷᱚᱛᱚ ᱦᱚᱲ ᱜᱮᱵᱚᱱ ᱵᱟᱰᱟᱭᱮᱫ ᱠᱟᱱ ᱜᱟ ᱡᱮ ᱡᱩᱢᱤᱫ ᱫᱚᱨᱠᱟᱨ ᱠᱟᱱᱟ ᱛᱟᱦᱞᱮ ᱩᱠᱩᱨ ᱛᱮᱦᱮᱧ ᱟᱵᱚ ᱢᱚᱫᱽᱫᱷᱮ ᱨᱮ ᱡᱩᱢᱤᱫ ᱵᱟᱝ ᱛᱮᱭᱟᱨᱚᱜ ᱠᱟᱱᱟ ᱪᱮᱫᱟᱜ ᱚᱱᱟ ᱨᱮᱱᱟᱜ ᱥᱟᱭᱠᱳᱞᱚᱡᱤ ᱤᱧ ᱮᱠᱷᱚᱱᱳ ᱵᱟᱹᱧ ᱵᱩᱡᱷᱟᱹᱣ ᱫᱟᱲᱮᱭᱟᱜ ᱠᱟᱱᱟ ᱪᱮᱫᱟᱜ ᱟᱯᱮ ᱥᱟᱱᱟᱢ ᱦᱚᱲ ᱜᱮ ᱱᱚᱣᱟ ᱯᱮ ᱢᱚᱱᱮᱭᱟ ᱦᱚᱭᱛᱚ ᱡᱮ ᱡᱩᱢᱤᱫ ᱦᱮᱸ ᱥᱟᱱᱛᱟᱲ ᱠᱟᱱᱟᱢ ᱛᱚ ᱡᱩᱢᱤᱫ ᱵᱮᱥ ᱥᱟᱱᱛᱟᱲ ᱫᱚ ᱯᱮᱲᱟ ᱯᱮᱲᱟ ᱥᱟᱱᱛᱟᱲ ᱫᱚ ᱢᱤᱫ ᱟᱨᱮ ᱵᱷᱟᱭ ᱞᱟᱹᱲᱦᱟᱹᱭ ᱨᱮᱱᱟᱜ ᱡᱟᱭᱜᱟ ᱨᱮ ᱡᱩᱢᱤᱫ ᱩᱠᱩᱨ ᱚᱸᱰᱮ ᱫᱚ ᱚᱸᱰᱮ ᱫᱚ ᱡᱩᱢᱤᱫ ᱵᱟᱹᱱᱩᱜᱼᱟ ᱠᱤᱱᱛᱩ ᱟᱨ ᱛᱮᱦᱮᱧ ᱟᱵᱚ ᱡᱟᱦᱟᱸ ᱠᱚᱨᱮ ᱵᱚᱱ ᱞᱟᱹᱭᱫᱟ ᱫᱤᱠᱩᱣᱟᱜ ᱯᱟᱨᱴᱤ ᱠᱚᱨᱮ ᱛᱤᱸᱜᱩ ᱠᱟᱛᱮ ᱵᱚᱱ ᱞᱟᱹᱭᱫᱟ ᱡᱩᱢᱤᱫᱚᱜ ᱛᱟᱵᱚᱱ ᱯᱮ ᱥᱟᱶᱛᱟ ᱥᱟᱱᱛᱟᱲ ᱥᱟᱶᱛᱟ ᱵᱤᱨᱳᱫᱷᱤ ᱢᱤᱫᱴᱟᱝ ᱥᱚᱝᱜᱚᱴᱷᱚᱱ ᱞᱟᱦᱟ ᱠᱟᱛᱮ ᱟᱵᱚ ᱢᱤᱫᱴᱟᱝ ᱟᱵᱚ ᱡᱩᱢᱤᱫ ᱨᱮᱱᱟᱜ ᱠᱟᱛᱷᱟ ᱵᱚᱱ ᱞᱟᱹᱭᱫᱟ ᱛᱚ ᱟᱞᱴᱤᱢᱮᱴ ᱡᱩᱢᱤᱫ ᱫᱚᱵᱚᱱ ᱦᱩᱭᱩᱜᱼᱟ ᱪᱤᱠᱟᱹᱛᱮ ᱛᱚ ᱤᱧᱤᱧ ᱞᱟᱹᱭᱟ ᱠᱤ ᱡᱩᱢᱤᱫ ᱫᱤᱥᱩᱣᱟᱹ ᱦᱚᱲ ᱫᱤᱥᱚᱢ ᱨᱮᱱ ᱦᱚᱲ ᱡᱩᱢᱤᱫ ᱞᱟᱦᱟᱨᱮ ᱤᱧᱤᱧ ᱞᱟᱹᱭᱟ ᱡᱮ ᱵᱚᱭᱦᱟ ᱠᱚ ᱥᱤᱠᱷᱱᱟᱹᱛᱚᱜ ᱛᱟᱵᱚᱱ ᱯᱮ ᱥᱤᱠᱷᱱᱟᱹᱛ ᱢᱟ ᱚᱵᱚᱥᱥᱳᱭ ᱞᱟᱹᱠᱛᱤ ᱠᱟᱱᱟ ᱡᱮ ᱢᱚᱱᱮ ᱨᱮ ᱢᱚᱱᱮ ᱵᱩᱡᱷᱟᱹᱣ ᱛᱟᱵᱚᱱ ᱯᱮ ᱡᱮ ᱡᱩᱢᱤᱫ ᱫᱚ ᱟᱵᱚᱱ ᱟᱨ ᱡᱟᱦᱟᱸ ᱨᱮ ᱟᱵᱚ ᱱᱚᱣᱟ ᱠᱟᱛᱷᱟ ᱵᱚᱱ ᱞᱟᱹᱭ ᱫᱟᱵᱚᱱ ᱡᱩᱢᱤᱫᱚᱜᱼᱟ ᱵᱚᱭᱦᱟ ᱠᱚ ᱢᱟ ᱪᱤᱱᱛᱟᱹ ᱠᱟᱛᱮ ᱧᱮᱞ ᱛᱟᱵᱚᱱ ᱯᱮ ᱡᱮ ᱡᱟᱦᱟᱸ ᱨᱮ ᱟᱵᱚ ᱢᱤᱫᱴᱟᱝ ᱚᱲᱟᱜ ᱦᱚᱲ ᱢᱤᱫᱴᱟᱝ ᱚᱲᱟᱜ ᱨᱮᱱ ᱦᱚᱲ ᱯᱟᱸᱪ ᱛᱷᱮᱠᱮ ᱫᱚᱥ ᱡᱚᱱ ᱥᱮ ᱫᱚᱥ ᱛᱷᱮᱠᱮ ᱵᱟᱨᱚ ᱡᱚᱱ ᱡᱟᱦᱟᱸ ᱢᱮᱱᱟᱜ ᱵᱚᱱᱟ ᱩᱱᱠᱩ ᱦᱚᱲ ᱵᱟᱝᱵᱚᱱ ᱡᱩᱢᱤᱫ ᱫᱟᱲᱮᱭᱟᱜ ᱠᱟᱱᱟ ᱚᱲᱟᱜ ᱨᱮ ᱦᱮᱸ ᱩᱱᱠᱩ ᱦᱚᱲ ᱵᱟᱝᱵᱚᱱ ᱡᱩᱢᱤᱫ ᱫᱟᱲᱮᱭᱟᱜ ᱠᱟᱱᱟ ᱟᱨ ᱱᱚᱣᱟ ᱨᱮ ᱡᱟᱦᱟᱸ ᱨᱮ ᱠᱚᱭᱮᱠ ᱞᱚᱠᱷᱚ ᱦᱚᱲ ᱨᱮᱱᱟᱜ ᱠᱟᱛᱷᱟ ᱵᱚᱱ ᱞᱟᱹᱭᱫᱟ ᱥᱟᱱᱛᱟᱲ ᱠᱚᱢᱤউᱱᱤᱴᱤ ᱢᱚᱫᱽᱫᱷᱮ ᱨᱮ ᱛᱚ ᱩᱱᱠᱩ ᱪᱤᱠᱟᱹ ᱛᱮᱵᱚᱱ ᱢᱤᱫᱚᱜᱼᱟ ᱡᱟᱦᱟᱸ ᱨᱮ ᱵᱟᱨ ᱯᱮ ᱦᱚᱲᱟᱜ ᱠᱟᱛᱷᱟ ᱵᱟᱝ ᱢᱤᱫᱚᱜ ᱠᱟᱱᱟ ᱚᱱᱟ ᱡᱟᱭᱜᱟ ᱨᱮ ᱩᱱᱟᱹᱜ ᱞᱟᱠᱷᱚ ᱦᱚᱲᱟᱜ ᱠᱟᱛᱷᱟ ᱢᱤᱫᱚᱜᱼᱟ ᱟᱨᱮ ᱠᱟᱛᱷᱟ ᱢᱤᱫᱚᱜᱼᱟ ᱛᱚᱵᱮ ᱱᱟᱥᱮ ᱡᱩᱢᱤᱫ ᱛᱮᱭᱟᱨᱚᱜᱼᱟ ᱟᱨᱮ ᱵᱟᱨ ᱦᱚᱲ ᱢᱚᱫᱽᱫᱷᱮ ᱨᱮ ᱫᱩᱞᱟᱹᱲ ᱵᱟᱝ ᱛᱮᱭᱟᱨᱚᱜ ᱠᱟᱱᱟ ᱛᱚ ᱫᱤᱥᱩᱣᱟᱹ ᱦᱚᱲ ᱢᱚᱫᱽᱫᱷᱮ ᱨᱮ ᱪᱤᱠᱟᱹᱛᱮ ᱫᱩᱞᱟᱹᱲ ᱛᱮᱭᱟᱨᱚᱜᱼᱟ ᱦᱮᱸ ᱟᱨ ᱫᱤᱥᱚᱢ ᱚᱲᱟᱜ ᱦᱚᱲ ᱨᱮ ᱡᱟᱦᱟᱸ ᱨᱮ ᱫᱩᱞᱟᱹᱲ ᱵᱟᱝ ᱛᱮᱭᱟᱨᱚᱜ ᱠᱟᱱᱟ ᱛᱚ ᱚᱱᱟ ᱡᱟᱭᱜᱟ ᱨᱮ ᱦᱚᱲ ᱫᱚ ᱪᱤᱠᱟᱹᱛᱤᱧ ᱵᱩᱡᱷᱟᱹᱣ ᱦᱚᱪᱚ ᱫᱟᱲᱮᱭᱟᱠᱚᱣᱟ ᱦᱚᱲ ᱫᱚ ᱪᱤᱠᱟᱹᱛᱤᱧ ᱫᱩᱞᱟᱹᱲ ᱠᱚᱣᱟ ᱛᱚ ᱚᱱᱟ ᱠᱷᱟᱹᱛᱤᱨ ᱛᱮ ᱤᱧᱤᱧ ᱞᱟᱹᱭᱟ ᱵᱚᱭᱦᱟ ᱠᱚ ᱡᱩᱢᱤᱫ ᱫᱚ ᱟᱹᱰᱤ ᱩᱥᱟᱹᱨᱟ ᱜᱮᱵᱚᱱ ᱡᱩᱢᱤᱫ ᱫᱟᱲᱮᱭᱟᱜᱼᱟ ᱠᱤᱱᱛᱩ ᱚᱱᱟ ᱞᱟᱦᱟᱨᱮ ᱫᱩᱞᱟᱹᱲ ᱥᱟᱹᱜᱟᱹᱭ ᱛᱮᱭᱟᱨ ᱛᱟᱵᱚᱱ ᱯᱮ ᱫᱩᱞᱟᱹᱲ ᱢᱟᱱᱮ ᱱᱚᱝᱠᱟᱱ ᱵᱮᱯᱟᱨ ᱫᱚ ᱵᱟᱝ ᱠᱟᱱᱟ ᱡᱮ ᱢᱟᱞᱟ ᱯᱚᱛᱟᱢ ᱫᱩᱞᱟᱹᱲ ᱱᱚᱝᱠᱟᱱ ᱵᱮᱯᱟᱨ ᱫᱚ ᱵᱟᱝ ᱠᱟᱱᱟ ᱵᱟᱴ ᱫᱩᱞᱟᱹᱲ ᱢᱚᱫᱽᱫᱷᱮ ᱨᱮ ᱡᱟᱦᱟᱸ ᱠᱚᱯᱮ ᱵᱩᱡᱷᱟᱹᱣᱮᱫ ᱛᱟᱵᱚᱱᱟ ᱥᱟᱱᱟᱢ ᱫᱩᱞᱟᱹᱲ ᱞᱮᱠᱟᱱᱟᱜ ᱠᱟᱛᱷᱟᱧ ᱞᱟᱹᱭᱫᱟ ᱥᱟᱱᱟᱢ ᱫᱩᱞᱟᱹᱲ ᱞᱮᱠᱟᱱᱟᱜ ᱜᱮ ᱥᱟᱱᱟᱢ ᱦᱚᱲ ᱴᱷᱮᱱ ᱜᱮ ᱞᱟᱹᱭ ᱮᱫᱟ ᱛᱚ ᱚᱱᱟ ᱫᱩᱞᱟᱹᱲ ᱡᱩᱫᱤ ᱵᱚᱱ ᱛᱮᱭᱟᱨ ᱫᱟᱲᱮᱭᱟᱜᱼᱟ ᱟᱵᱚ ᱟᱥᱟ ᱠᱚᱨᱤ ᱢᱤᱫ ᱵᱟᱨ ᱦᱚᱲ ᱫᱚ ᱪᱮᱫᱟᱜ ᱢᱤᱫᱴᱟᱝ ᱜᱷᱟᱨᱚᱸᱡᱽ ᱨᱮᱱ ᱦᱚᱲ ᱫᱚ ᱪᱮᱫᱟᱜ ᱢᱤᱫᱴᱟᱝ ᱟᱛᱳ ᱨᱮᱱ ᱦᱚᱲ ᱫᱚ ᱪᱮᱫᱟᱜ ᱢᱤᱫᱴᱟᱝ ᱫᱤᱥᱚᱢ ᱨᱮᱱ ᱦᱚᱲ ᱵᱚᱱ ᱢᱤᱫ ᱫᱟᱲᱮᱭᱟᱜᱼᱟ ᱢᱮᱱᱛᱮ ᱡᱩᱢᱤᱫ ᱫᱟᱲᱮᱭᱟᱜᱼᱟ ᱵᱚᱱ ᱢᱮᱱᱛᱮ ᱢᱤᱫ ᱢᱤᱫ ᱛᱮᱵᱚᱱ ᱠᱟᱹᱢᱤ ᱫᱟᱲᱮᱭᱟᱜᱼᱟ ᱢᱮᱱᱛᱮ ᱟᱨ ᱡᱟᱦᱟᱸ ᱛᱤᱱᱟᱹᱜ ᱜᱮ ᱡᱟᱦᱟᱱᱟᱜ ᱥᱚᱢᱚᱥᱥᱟ ᱜᱮ ᱦᱮᱡ ᱦᱚᱪᱚᱱ ᱟᱵᱚ ᱚᱱᱟ ᱫᱚᱵᱚᱱ ᱛᱟᱞᱚᱢ ᱯᱟᱨᱚᱢ ᱫᱟᱲᱮ ᱜᱮᱭᱟ ᱫᱟᱲᱮᱜ ᱜᱮᱭᱟ ᱡᱟᱦᱟᱱᱟᱜ ᱥᱚᱢᱚᱥᱥᱟ ᱜᱮ ᱦᱤᱡᱩᱜ ᱚᱱᱟ ᱫᱚᱵᱚᱱ ᱛᱟᱲᱟᱢ ᱯᱟᱨᱚᱢ ᱫᱟᱲᱮᱭᱟᱜᱼᱟ ᱢᱮᱱᱛᱮ ᱤᱧᱤᱧ ᱢᱚᱱᱮᱭᱟ ᱛᱚ ᱵᱚᱭᱦᱟ ᱠᱚ ᱫᱤᱥᱚᱢ ᱦᱚᱲ ᱡᱩᱢᱤᱫ ᱞᱟᱦᱟᱨᱮ ᱟᱯᱱᱟᱨ ᱚᱲᱟᱜ ᱨᱮ ᱟᱯᱱᱟᱨ ᱵᱚᱱ ᱡᱩᱢᱤᱫᱚᱜ ᱢᱟ ᱟᱯᱱᱟᱨᱟᱜ ᱪᱤᱱᱛᱟᱹ ᱵᱷᱟᱵᱽᱱᱟ ᱵᱚᱱ ᱵᱚᱫᱚᱞ ᱢᱟ ᱟᱨ ᱵᱚᱱ ᱞᱟᱦᱟ ᱤᱫᱤᱜ ᱢᱟ ᱢᱟ ᱛᱚᱵᱮ ᱱᱚᱣᱟ ᱦᱩᱰᱤᱧ ᱠᱟᱛᱷᱟ ᱨᱮ ᱚᱱᱟᱜᱮ ᱵᱟᱰᱟᱭ ᱦᱚᱪᱚ ᱥᱟᱱᱟ ᱠᱤᱫᱤᱧᱟ ᱟᱨ ᱢᱤᱫᱴᱟᱝ ᱞᱟᱹᱭ ᱨᱮᱱᱟᱜ ᱠᱟᱛᱷᱟ ᱱᱚᱣᱟ ᱪᱮᱱᱮᱞ ᱡᱟᱦᱟᱸᱭ ᱠᱚ ᱱᱟᱣᱟ ᱯᱮ ᱧᱮᱞᱮᱫᱟ ᱩᱱᱠᱩ ᱫᱚ ᱥᱟᱵᱥᱠᱨᱟᱭᱤᱵ ᱛᱟᱵᱚᱱ ᱯᱮ ᱟᱨ ᱠᱟᱛᱷᱟ ᱠᱚ ᱠᱩᱥᱤᱭᱟᱜ ᱠᱟᱱ ᱠᱷᱟᱱ ᱚᱱᱛᱚᱛᱚ ᱞᱟᱭᱤᱠ ᱛᱟᱵᱚᱱ ᱯᱮ ᱡᱟᱦᱟᱸ ᱫᱚ ᱱᱚᱣᱟ ᱤᱧ ᱟᱹᱰᱤ ᱢᱤᱫᱴᱟᱝ ᱪᱤᱱᱛᱟᱹ ᱵᱷᱟᱵᱱᱟ ᱦᱟᱛᱟᱣ ᱠᱟᱫᱟ ᱡᱮ ᱥᱟᱱᱛᱟᱲ ᱥᱟᱶᱛᱟ ᱞᱟᱹᱜᱤᱫ ᱥᱟᱱᱛᱟᱲ ᱠᱚ ᱞᱟᱹᱜᱤᱫ ᱥᱟᱱᱛᱟᱲ ᱦᱚᱛᱮᱛᱮ ᱟᱨ ᱥᱟᱶᱛᱟᱲ ᱠᱚ ᱱᱤᱭᱮ ᱢᱤᱫᱴᱟᱝ ᱢᱟᱨᱟᱝ ᱠᱟᱹᱢᱤ ᱦᱚᱨᱟ ᱦᱟᱛᱟᱣ ᱦᱩᱭ ᱠᱟᱱᱟ ᱚᱱᱟ ᱠᱷᱟᱹᱛᱤᱨ ᱛᱮ ᱟᱯᱮ ᱤᱧ ᱥᱟᱶ ᱛᱟᱦᱮᱸ ᱞᱟᱹᱜᱤᱫ ᱛᱮ ᱥᱮ ᱤᱧ ᱟᱯᱮ ᱥᱟᱶ ᱛᱟᱦᱮᱸ ᱞᱟᱹᱜᱤᱫ ᱛᱮ ᱱᱚᱣᱟ ᱱᱚᱣᱟ ᱪᱮᱱᱮᱞ ᱫᱚ ᱚᱵᱚᱥᱥᱳᱭ ᱯᱮ ᱥᱟᱵᱥᱠᱨᱟᱭᱤᱵ ᱫᱟᱨᱟᱭ ᱛᱟᱵᱚᱱᱟ ᱟᱨ ᱞᱟᱭᱤᱠ ᱦᱚᱸᱯᱮ ᱞᱟᱭᱤᱠ ᱛᱟᱵᱚᱱᱟ ᱢᱟ ᱛᱚᱵᱮ ᱡᱚᱦᱟᱨ